ᱪᱟᱢᱨᱟᱝᱜᱟ ᱫᱟᱨᱮ ᱚᱱᱟ ᱢᱤᱫᱴᱟᱝ ᱯᱷᱟᱥᱴ ᱫᱚ ᱛᱟᱦᱮᱸ ᱞᱮᱱᱟ ᱪᱟᱢᱨᱟᱝᱜᱟ ᱫᱟᱨᱮ ᱛᱟᱨᱯᱚᱨᱮ ᱟᱨ ᱢᱤᱫᱴᱟᱝ ᱤᱧ ᱫᱮᱠᱷᱟᱣ ᱟᱯᱮ ᱠᱟᱱᱟ ᱟᱨ ᱢᱤᱫᱴᱟᱝ ᱟᱨᱦᱚᱸ ᱱᱚᱜᱼᱚᱭ ᱛᱟᱞᱮ ᱱᱚᱜᱼᱚᱭ ᱛᱟᱞᱮ ᱱᱚᱜᱼᱚᱭ ᱱᱚᱜᱼᱚᱭ ᱥᱟᱵ ᱵᱤᱱ ᱱᱚᱜᱼᱚᱭ ᱱᱚᱜᱼᱚᱭ ᱢᱤᱫᱴᱟᱝ ᱪᱟᱢᱨᱟᱝᱜᱟ ᱫᱟᱨᱮ ᱛᱟᱞᱮ ᱟᱨ ᱢᱤᱫᱴᱟᱝ ᱪᱟᱢᱨᱟᱝᱜᱟ ᱫᱟᱨᱮ ᱛᱟᱞᱮ ᱱᱚᱜᱼᱚᱭ ᱱᱚᱰᱮ

ᱠᱩᱫ ᱫᱟᱨᱮ ᱢᱤᱫᱴᱮᱱ ᱦᱮᱱᱟᱜ ᱛᱟᱞᱮᱭᱟ ᱱᱚᱜᱼᱚᱭ ᱜᱩᱨᱤᱡ ᱠᱚ ᱱᱚᱜᱼᱚᱭ ᱪᱚᱯᱚᱞ ᱠᱚ ᱛᱟᱨᱯᱚᱨᱮ ᱱᱚᱜᱼᱚᱭ ᱡᱮᱨᱮᱲ ᱫᱟᱨᱮ ᱠᱚ ᱡᱚᱛᱚ ᱦᱮᱱᱟᱜ ᱛᱟᱞᱮᱭᱟ ᱢᱟ ᱛᱟᱦᱚᱞᱮ ᱱᱚᱣᱟ ᱵᱷᱤᱰᱤᱭᱳ ᱪᱮᱫ ᱞᱮᱠᱟ ᱵᱩᱡᱷᱟᱹᱣᱮᱱᱟ ᱱᱚᱰᱮ ᱜᱤᱧ ᱢᱩᱪᱟᱹᱫᱟ ᱛᱮᱦᱮᱧ ᱫᱚ ᱫᱟᱠᱟ ᱠᱚ ᱨᱮᱸᱜᱮᱡ ᱪᱟᱵᱟ ᱠᱤᱫᱤᱧᱟ ᱛᱟᱨᱯᱚᱨᱮ ᱤᱭᱟᱹ ᱠᱟᱹᱢᱤ ᱠᱟᱹᱢᱤᱛᱮ ᱫᱟᱠᱟ ᱠᱚ ᱨᱮᱸᱜᱮᱡ ᱪᱟᱵᱟ ᱠᱤᱫᱤᱧᱟ ᱛᱟᱨᱯᱚᱨᱮ ᱢᱟ ᱛᱚᱵᱮ ᱪᱟᱞᱟᱜ ᱠᱟᱹᱱᱟᱹᱧ ᱚᱲᱟᱜ ᱛᱮ ᱱᱚᱜᱼᱚᱭ ᱛᱟᱦᱚᱞᱮ ᱚᱲᱟᱜ ᱫᱟᱠᱟ ᱠᱚ ᱨᱮᱸᱜᱮᱡ ᱪᱟᱵᱟ ᱠᱤᱫᱤᱧᱟ ᱢᱟ ᱛᱚᱵᱮ ᱤᱱᱟᱹᱝ ᱜᱤᱧ ᱢᱟ ᱛᱚᱵᱮ ᱤᱱᱟᱹᱝ ᱜᱤᱧ ᱵᱷᱤᱰᱤᱭᱳᱭᱟ ᱤᱧ ᱫᱚ ᱟᱨ ᱢᱤᱫ ᱫᱤᱱ ᱵᱷᱤᱰᱤᱭᱳᱧ ᱦᱟᱸᱜ ᱞᱟᱭᱤᱠ ᱠᱟᱜ ᱯᱮ ᱟᱨ ᱥᱟᱵᱥᱠᱨᱟᱭᱤᱵᱽ ᱟᱜ ᱯᱮ ᱚᱱᱠᱟ ᱠᱷᱟᱱ ᱫᱚ ᱱᱟᱣᱟ ᱱᱟᱣᱟ ᱵᱷᱤᱰᱤᱭᱳ ᱠᱚᱧ ᱟᱲᱟᱜᱟ ᱟᱨᱦᱚᱸ ᱥᱟᱵᱥᱠᱨᱟᱭᱤᱵᱽ ᱟᱜᱼᱟᱢ ᱛᱚᱵᱮ ᱟᱲᱟᱜᱟᱹᱧ ᱥᱟᱵᱥᱠᱨᱟᱭᱤᱵ ᱠᱟᱜᱼᱟ ᱛᱚᱵᱮ ᱟᱲᱟᱜᱟᱹᱧ